ᱟᱯᱮ ᱯᱮ ᱵᱟᱰᱟᱭ ᱜᱮᱭᱟ ᱟᱹᱰᱤ ᱡᱷᱟᱹᱞ ᱡᱷᱟᱹᱞ ᱠᱷᱚᱱ ᱫᱚᱥ ᱛᱟᱹᱨᱤᱠᱷ ᱨᱮ ᱱᱚᱰᱮ ᱦᱮᱡ ᱥᱮᱴᱮᱨ ᱦᱩᱭ ᱞᱮᱱᱟ ᱠᱟᱨᱚᱱ ᱫᱚ ᱪᱮᱫ ᱠᱟᱨᱚᱱ ᱫᱚ ᱱᱚᱣᱟ ᱜᱮ ᱛᱟᱦᱮᱸ ᱠᱟᱱᱟ ᱠᱤ ᱱᱚᱜᱼᱚᱭ ᱡᱮ ᱛᱮᱦᱮᱧ ᱱᱚᱰᱮ ᱵᱚ ᱡᱟᱣᱨᱟ ᱠᱟᱱᱟ ᱵᱟᱦᱟ ᱧᱩᱛᱩᱢ ᱛᱮ ᱱᱚᱣᱟ ᱡᱟᱦᱟᱸᱭ ᱠᱚ ᱵᱚᱸᱜᱟᱭ ᱠᱟᱱᱟ ᱢᱟᱨᱟᱝ ᱵᱩᱨᱩ ᱱᱩᱭ ᱢᱟᱨᱟᱝ ᱵᱩᱨᱩ ᱜᱮ ᱟᱵᱚ ᱫᱚ ᱨᱮᱸᱜᱮᱡ ᱠᱚ ᱛᱟᱦᱮᱱ ᱨᱮᱸᱜᱮᱡ ᱟᱠᱟᱱᱟ ᱫᱚ ᱢᱤᱫ ᱞᱮᱠᱟ ᱛᱮᱫᱚ ᱚᱞ ᱛᱚᱞ ᱛᱮᱫᱚ ᱛᱚ ᱟᱵᱚᱨᱮᱱ ᱵᱚᱸᱜᱟ ᱜᱮᱠᱚ ᱨᱮᱸᱜᱮᱡ ᱨᱮᱸᱜᱮᱡ ᱠᱟᱛᱮ ᱠᱚ ᱤᱫᱤᱭᱮ ᱟᱵᱚᱨᱮᱱ ᱢᱩᱨᱛᱤ ᱪᱮ ᱚᱱᱠᱟ ᱵᱟᱱᱟᱣᱟᱴᱤ ᱡᱤᱱᱤᱥ ᱫᱚ ᱵᱟᱝ ᱠᱟᱱᱟ ᱡᱟᱦᱟᱸ ᱨᱮᱠᱚ ᱛᱤᱸᱜᱩ ᱠᱟᱱᱟ ᱡᱟᱦᱟᱸ ᱵᱩᱨᱩ ᱠᱚ ᱢᱮᱛᱟᱜᱼᱟ ᱱᱩᱭ ᱜᱮ ᱠᱟᱱᱟ ᱛᱟᱵᱚ ᱵᱚᱸᱜᱟ ᱛᱚ ᱱᱩᱭ ᱵᱚᱸᱜᱟ ᱜᱮ ᱛᱮᱦᱮᱧ ᱫᱚᱠᱚ ᱟᱠᱚᱣᱟᱜ ᱢᱟᱱᱮ ᱠᱚ ᱢᱮᱱᱮᱜᱼᱟ ᱟᱞᱮᱭᱟᱜ ᱠᱟᱱᱟ ᱡᱟᱭ ᱵᱟᱞᱟ ᱠᱚ ᱢᱟᱱᱮ ᱱᱤᱠᱩ ᱫᱤᱠᱩ ᱡᱟᱦᱟᱸ ᱟᱵᱚ ᱥᱟᱭ ᱥᱟᱭ ᱥᱟᱭ ᱢᱟᱱᱮ ᱥᱮᱨᱢᱟ ᱠᱷᱚᱱ ᱱᱚᱰᱮ ᱢᱮᱱᱟᱜ ᱵᱚᱱᱟ ᱥᱮᱫᱟᱭ ᱠᱷᱚᱱ ᱱᱚᱰᱮ ᱟᱵᱚ ᱟᱹᱫᱤᱵᱟᱹᱥᱤ ᱢᱮᱱ ᱞᱮᱠᱷᱟᱱ ᱜᱮ ᱟᱹᱫᱤ ᱢᱟᱱᱟᱣ ᱢᱟᱱᱮ ᱟᱵᱚ ᱫᱚ ᱦᱟᱸᱰᱮ ᱜᱮ ᱱᱟᱰᱮ ᱠᱷᱚᱡ ᱦᱮᱡ ᱵᱟᱥᱟ ᱦᱚᱲ ᱫᱚ ᱵᱟᱝ ᱠᱟᱱᱟ ᱵᱚᱱ ᱟᱵᱚ ᱫᱚ ᱡᱩᱜᱽ ᱡᱩᱜᱽ ᱥᱮᱫᱟᱭ ᱠᱷᱚᱡ ᱱᱚᱰᱮ ᱜᱮ ᱢᱟᱱᱮ ᱟᱵᱚ ᱜᱮ ᱯᱨᱚᱛᱷᱚᱢ ᱠᱟᱱᱟ ᱢᱮᱱᱠᱷᱟᱱ ᱛᱮᱦᱮᱧ ᱫᱚ ᱡᱟᱭᱮᱱ ᱠᱚᱠᱚ ᱪᱮᱞᱮᱧᱡᱽ ᱠᱮᱜᱼᱟ ᱠᱤ ᱱᱚᱣᱟ ᱫᱚ ᱟᱯᱮᱭᱟᱜ ᱫᱚ ᱵᱟᱝ ᱠᱟᱱᱟ ᱟᱞᱮᱭᱟᱜ ᱠᱟᱱᱟ ᱛᱚ ᱟᱹᱰᱤ ᱢᱟᱨᱟᱝ ᱪᱮᱞᱮᱧᱡᱽ ᱠᱟᱱᱟ ᱡᱟᱦᱟᱱᱟᱜ ᱠᱚ ᱵᱚᱸᱜᱟᱭ ᱮᱦᱚᱵ ᱨᱮᱫᱚ ᱠᱚ ᱢᱮᱱᱟ ᱵᱤᱨᱞᱟᱹ ᱢᱟᱨᱟᱝ ᱵᱩᱨᱩ ᱵᱤᱨᱞᱟᱹ

ᱵᱚᱸᱜᱟ ᱵᱩᱨᱩ ᱢᱟᱱᱮ ᱵᱚᱸᱜᱟ ᱱᱤᱛᱚᱜ ᱠᱚ ᱨᱮᱡᱮ ᱠᱟᱱᱟ ᱟᱨ ᱵᱚᱸᱜᱟ ᱛᱮᱦᱮᱧ ᱢᱟᱱᱮ ᱠᱚ ᱨᱮᱡᱮ ᱠᱟᱱᱟ ᱜᱟᱯᱟ ᱦᱟᱥᱟ ᱠᱚ ᱨᱮᱡᱟ ᱵᱷᱟᱥᱟ ᱠᱚ ᱨᱮᱡ ᱠᱮᱫ ᱵᱚᱱᱟ ᱞᱩᱜᱽᱲᱤ ᱠᱤᱪᱨᱤᱡ ᱠᱚ ᱨᱮᱡ ᱵᱚᱱᱟ ᱟᱨ ᱱᱚᱣᱟ ᱫᱷᱟᱹᱨᱛᱤ ᱠᱚ ᱠᱚ ᱵᱚ ᱢᱟᱱᱮ ᱯᱩᱨᱟᱹ ᱠᱚ ᱞᱟᱜᱟ ᱵᱚᱱᱟ ᱛᱚ ᱢᱟ